ᱡᱚᱦᱟᱨ ᱜᱮ ᱜᱟᱛᱮ ᱠᱚ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱜᱼᱟ ᱥᱟᱱᱛᱟᱞᱤ ᱡᱤ ᱠᱮ ᱭᱩᱴᱩᱵᱽ ᱪᱮᱱᱮᱞ ᱜᱟᱛᱮ ᱠᱚ ᱛᱮᱦᱮᱧ ᱫᱚᱵᱚ ᱵᱟᱰᱟᱭᱟ ᱵᱷᱮᱱᱛᱟᱜ ᱠᱟᱛᱷᱟ ᱵᱷᱮᱱᱛᱟᱜ ᱠᱟᱛᱷᱟ ᱢᱮᱱ ᱞᱮᱠᱷᱟᱱ ᱫᱚ ᱪᱮᱫ ᱵᱚ ᱵᱩᱡᱷᱟᱹᱣᱟ ᱵᱷᱮᱱᱛᱟᱜ ᱠᱟᱛᱷᱟ ᱢᱮᱱ ᱞᱮᱠᱷᱟᱱ ᱫᱚ ᱱᱚᱣᱟ ᱜᱮᱵᱚ ᱵᱩᱡᱷᱟᱹᱣᱟ ᱡᱮ ᱢᱤᱫᱴᱟᱹᱝ ᱨᱚᱲ ᱥᱤᱫᱷᱟᱹ ᱥᱤᱫᱷᱟᱹ ᱵᱟᱝ ᱨᱚᱲ ᱠᱟᱛᱮ ᱟᱹᱪᱩᱨ ᱠᱟᱛᱮ ᱡᱟᱦᱟᱸ ᱵᱚ ᱨᱚᱲᱟ ᱚᱱᱟ ᱜᱮᱵᱚ ᱢᱮᱛᱟᱜ ᱠᱟᱱᱟ ᱵᱷᱮᱱᱛᱟᱜ ᱠᱟᱛᱷᱟ ᱫᱚ ᱜᱟᱛᱮ ᱠᱚ ᱱᱚᱣᱟ ᱵᱷᱤᱰᱤᱭᱳ ᱧᱮᱞ ᱢᱟᱲᱟᱝ ᱨᱮ ᱟᱯᱮ ᱠᱚᱴᱷᱮᱱ ᱱᱮᱦᱚᱨ ᱛᱟᱦᱮᱱ ᱠᱟᱱᱟ ᱡᱟᱦᱟᱸᱭ ᱠᱚ ᱪᱮᱱᱮᱞ ᱵᱟᱵᱚᱱ ᱥᱟᱵᱥᱠᱨᱟᱭᱤᱵᱽ ᱟᱠᱟᱫᱼᱟ ᱥᱟᱵᱥᱠᱨᱟᱭᱤᱵᱽ ᱢᱟᱵᱚᱱ ᱟᱨ ᱵᱮᱞ ᱟᱭᱠᱚᱱ ᱵᱚᱱ ᱚᱛᱟᱭ ᱢᱟ ᱚᱱᱟ ᱥᱟᱶᱛᱮ ᱚᱞ ᱱᱳᱴᱤᱯᱷᱤᱠᱮᱥᱚᱱ ᱨᱮᱦᱚᱸ ᱵᱚᱱ ᱚᱛᱟᱭ ᱢᱟ ᱤᱱᱟᱹ ᱫᱚ ᱵᱷᱤᱰᱤᱭᱳᱧ ᱟᱯᱞᱳᱰ ᱠᱮᱫ ᱠᱷᱟᱱ ᱟᱯᱮ ᱴᱷᱮᱱ ᱢᱟᱲᱟᱝ ᱱᱳᱴᱤᱯᱷᱤᱠᱮᱥᱚᱱ ᱥᱮᱴᱮᱨᱚᱜᱼᱟ ᱛᱚᱵᱮ ᱡᱟᱹᱥᱛᱤ ᱵᱟᱝ ᱯᱚᱞᱚᱢ ᱠᱟᱛᱮ ᱫᱮᱞᱟ ᱛᱚᱵᱮ ᱵᱚ ᱮᱦᱚᱵ ᱞᱮᱜᱮ ᱛᱮᱦᱮᱧᱟᱜ ᱵᱷᱤᱰᱤᱭᱳ ᱵᱷᱮᱱᱛᱟ ᱠᱟᱛᱷᱟ ᱢᱤᱫ ᱱᱚᱢᱵᱚᱨ ᱨᱮ ᱢᱮᱱᱟᱜᱼᱟ ᱵᱟᱨ ᱡᱤᱣᱤᱭᱟᱱ ᱦᱚᱲ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱯᱮᱨᱮᱡ ᱦᱚᱲᱢᱚ ᱦᱚᱲ ᱵᱟᱨ ᱱᱚᱢᱵᱚᱨ ᱨᱮ ᱢᱮᱱᱟᱜᱼᱟ ᱱᱟᱣᱟ ᱯᱮᱲᱟ ᱦᱤᱡᱩᱜ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱜᱤᱫᱽᱨᱟᱹ ᱡᱟᱱᱟᱢ ᱯᱮ ᱱᱚᱢᱵᱚᱨ ᱨᱮ ᱢᱮᱱᱟᱜᱼᱟ ᱡᱷᱟᱹᱱᱴᱤ ᱠᱚᱠᱚᱨ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱠᱟᱠᱲᱟ ᱯᱩᱱ ᱱᱚᱢᱵᱚᱨ ᱨᱮᱫᱚ ᱢᱮᱱᱟᱜᱼᱟ ᱞᱩᱛᱩᱨ ᱯᱮᱨᱮᱡ ᱢᱟᱭᱟᱢ ᱱᱚᱣᱟ ᱨᱮᱭᱟᱜ ᱢᱮᱱᱮᱛ ᱫᱚ ᱦᱩᱭᱩᱜ ᱠᱟᱱᱟ ᱪᱷᱩᱣᱟᱹᱛ ᱢᱚᱬᱮ ᱱᱚᱢᱵᱚᱨ ᱨᱮᱫᱚ ᱵᱟᱦᱟᱪᱤᱭᱟᱹ ᱱᱚᱣᱟ ᱨᱮᱭᱟᱜ ᱢᱮᱱᱮᱛ ᱫᱚ ᱵᱟᱹᱦᱩ ᱧᱮᱞ ᱛᱩᱨᱩᱭ ᱱᱟᱢᱵᱟᱨ ᱫᱚ ᱦᱩᱭᱩᱜ ᱠᱟᱱᱟ ᱯᱮ ᱡᱟᱸᱜᱟ ᱦᱚᱲ ᱱᱚᱣᱟ ᱨᱮᱭᱟᱜ ᱢᱮᱱᱮᱛ ᱫᱚ ᱦᱟᱲᱟᱢ ᱵᱩᱰᱷᱤ ᱦᱚᱲ ᱮᱭᱟᱭ ᱱᱚᱢᱵᱚᱨ ᱨᱮᱫᱚ ᱡᱚᱵᱽᱨᱟ ᱢᱚᱪᱟ ᱟᱨ ᱵᱟᱝᱢᱟ ᱡᱚᱵᱽᱨᱟ ᱠᱮᱣᱟ ᱦᱚᱸᱵᱚ ᱢᱮᱱ ᱫᱟᱲᱮᱭᱟᱜᱼᱟ ᱱᱚᱣᱟ ᱨᱮᱭᱟᱜ ᱢᱮᱱᱮᱫ ᱫᱚ ᱢᱩᱥᱞᱟᱹ ᱤᱨᱟᱹᱞ ᱱᱚᱢᱵᱚᱨ ᱨᱮᱫᱚ ᱵᱟᱨᱚ ᱢᱟᱹᱥᱤᱭᱟᱹ ᱯᱚᱴᱚᱢ ᱠᱚᱵᱤ ᱱᱚᱣᱟ ᱨᱮᱭᱟᱜ ᱢᱮᱱᱮᱫ ᱫᱚ ᱯᱟᱧᱡᱟᱵᱤ ᱟᱨᱮ ᱱᱚᱢᱵᱚᱨ ᱫᱚ ᱦᱩᱭᱩᱜ ᱠᱟᱱᱟ ᱵᱩᱠᱟᱹ ᱛᱚᱯᱟ ᱡᱟᱭᱜᱟ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱡᱟᱱᱟᱢ ᱚᱲᱟᱜ ᱜᱮᱞ ᱱᱚᱢᱵᱚᱨ ᱫᱚ ᱦᱩᱭᱩᱜ ᱠᱟᱱᱟ ᱢᱩᱡ ᱵᱤᱞᱤ ᱱᱚᱣᱟ ᱨᱮᱭᱟᱜ ᱢᱮᱱᱮᱫ ᱫᱚ ᱠᱷᱟᱹᱡᱟᱹᱲᱤ ᱜᱮᱞ ᱢᱤᱫ ᱱᱚᱢᱵᱚᱨ ᱫᱚ ᱦᱩᱭᱩᱜ ᱠᱟᱱᱟ ᱛᱚᱣᱟ ᱠᱟᱴᱠᱚᱢ ᱱᱚᱣᱟ ᱨᱮᱭᱟᱜ ᱢᱮᱱᱮᱛ ᱫᱚ ᱠᱚᱢᱡᱳᱨ ᱦᱚᱲ ᱜᱮᱞᱵᱟᱨ ᱱᱚᱢᱵᱚᱨ ᱫᱚ ᱦᱩᱭᱩᱜ ᱠᱟᱱᱟ ᱵᱷᱟᱫᱚᱨ ᱥᱮᱛᱟ ᱱᱚᱣᱟ ᱨᱮᱭᱟᱜ ᱢᱮᱱᱮᱛ ᱫᱚ ᱦᱩᱭᱩᱜ ᱠᱟᱱᱟ ᱵᱟᱝ ᱞᱟᱡᱟᱣ ᱦᱚᱲ ᱜᱮᱞᱯᱮ ᱱᱚᱢᱵᱚᱨ ᱨᱮᱫᱚ ᱦᱩᱭᱩᱜ ᱠᱟᱱᱟ ᱫᱟᱹᱦᱲᱤ ᱫᱚᱦᱚᱭ ᱱᱚᱣᱟ ᱨᱮᱭᱟᱜ ᱢᱮᱱᱮᱛ ᱫᱚ ᱦᱩᱭᱩᱜ ᱠᱟᱱᱟ ᱢᱟᱹᱱ ᱥᱚᱱᱢᱟᱱ ᱫᱚᱦᱚᱭ ᱜᱮᱞᱯᱩᱱ ᱱᱚᱢᱵᱚᱨ ᱨᱮᱫᱚ ᱦᱩᱭᱩᱜ ᱠᱟᱱᱟ ᱢᱚᱪᱟ ᱛᱷᱟᱯᱟ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱠᱷᱚᱭᱱᱤ ᱡᱚᱢ ᱜᱮᱞ ᱢᱚᱬᱮ ᱱᱚᱢᱵᱚᱨ ᱨᱮᱫᱚ ᱯᱩᱥᱤ ᱢᱩ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱪᱮᱯᱲᱮ ᱢᱩ ᱜᱮᱞ ᱛᱩᱨᱩᱭ ᱱᱚᱢᱵᱚᱨ ᱨᱮᱫᱚ ᱦᱩᱭᱩᱜ ᱠᱟᱱᱟ ᱠᱟᱴ ᱡᱤᱣᱤ ᱦᱚᱲ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱱᱤᱨᱢᱟᱭᱟ ᱦᱚᱲ ᱜᱮᱭᱟᱭ ᱱᱚᱢᱵᱚᱨ ᱫᱚ ᱦᱩᱭᱩᱜ ᱠᱟᱱᱟ ᱟᱧᱪᱟᱨ ᱟᱛᱟᱝ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱠᱚᱭ ᱜᱮᱨᱟᱹᱞ ᱱᱚᱢᱵᱚᱨ ᱫᱚ ᱦᱩᱭᱩᱜ ᱠᱟᱱᱟ ᱵᱟᱹᱨᱩ ᱠᱟᱨᱦᱟ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱠᱟᱴ ᱱᱟᱹᱠᱤᱡ ᱟᱨ ᱵᱟᱝᱢᱟ ᱡᱩᱜᱤ ᱱᱟᱹᱠᱤᱡ ᱜᱮ ᱟᱨ ᱱᱚᱢᱵᱚᱨ ᱨᱮᱫᱚ ᱦᱩᱭᱩᱜ ᱠᱟᱱᱟ ᱵᱟᱞᱟ ᱞᱚᱥᱚᱫ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱥᱟᱥᱟᱝ ᱵᱟᱨ ᱜᱮᱞ ᱱᱚᱢᱵᱚᱨ ᱟᱨ ᱵᱟᱝᱢᱟ ᱛᱮᱦᱮᱧᱟᱜ ᱢᱩᱪᱟᱹᱫ ᱠᱩᱠᱞᱤ ᱨᱮᱫᱚ ᱦᱩᱭᱩᱜ ᱠᱟᱱᱟ ᱥᱤᱠᱬᱤᱡ ᱞᱟᱜᱟ ᱱᱚᱣᱟ ᱨᱮᱭᱟᱜ ᱢᱮᱱᱮᱫ ᱫᱚ ᱦᱩᱭᱩᱜ ᱠᱟᱱᱟ ᱯᱩᱸᱜᱤ ᱟᱨ ᱵᱟᱝᱢᱟ ᱯᱷᱤᱠᱟᱹ